ᱱᱚᱜᱼᱚᱭ ᱯᱮ ᱧᱮᱞᱮᱜᱼᱟ ᱦᱩᱱᱰᱟ ᱮᱥᱯᱤ ᱟᱨ ᱱᱚᱝᱠᱟᱱᱟᱜ ᱟᱞᱮᱭᱟᱜ ᱯᱷᱮᱢᱤᱞᱤ ᱨᱮᱫᱚ ᱯᱮᱭᱟ ᱢᱮᱱᱟᱜᱼᱟ ᱱᱚᱝᱠᱟ ᱫᱩ ᱦᱟᱡᱟᱨ ᱮᱠᱩᱥ ᱵᱟᱭᱤᱥ ᱥᱟᱞ ᱨᱮ ᱟᱵᱚᱣᱟᱜ ᱯᱷᱮᱢᱤᱞᱤ ᱛᱮ ᱦᱮᱡ ᱟᱠᱟᱱᱟ ᱦᱳᱭ ᱥᱮ ᱠᱟᱱ ᱛᱟᱵᱚᱱᱟ ᱯᱷᱮᱢᱤᱞᱤ ᱩᱱᱤ ᱢᱤᱫ ᱢᱮᱢᱵᱟᱨ ᱠᱟᱱ ᱜᱮᱭᱟ ᱟᱫᱚ ᱮᱢ ᱦᱩᱭᱮᱱᱟ ᱫᱟᱠᱟ ᱚᱱᱟᱛᱮᱞᱮ ᱡᱚᱢᱮᱜᱼᱟ ᱡᱚᱦᱟᱨ ᱜᱮ ᱥᱟᱱᱟᱢ ᱠᱚ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜᱼᱟ ᱛᱮᱦᱮᱧᱟᱜ ᱟᱨ ᱢᱤᱫ ᱱᱟᱣᱟ ᱵᱷᱤᱰᱤᱭᱳ ᱨᱮ ᱟᱨ ᱜᱟᱛᱮ ᱠᱚ ᱛᱮᱦᱮᱧ ᱫᱚᱯᱮ ᱵᱟᱲᱟᱭ ᱜᱮᱭᱟ ᱡᱟᱦᱟᱸ ᱞᱮᱠᱟ ᱥᱟᱠᱨᱟᱛ ᱵᱟᱥᱠᱮ ᱵᱚᱱ ᱢᱮᱛᱟᱜᱼᱟ ᱦᱳᱭ ᱛᱮᱦᱮᱧ ᱫᱚ ᱯᱳᱭᱞᱳ ᱟᱠᱷᱟᱱ ᱠᱟᱱᱟ ᱟᱫᱚ ᱥᱟᱱᱛᱟᱲ ᱛᱮ ᱡᱩᱫᱤ ᱯᱟᱹᱴᱷᱩᱣᱟᱹ ᱠᱚ ᱤᱧ ᱢᱮᱛᱟ ᱯᱮᱭᱟ ᱛᱟᱦᱚᱞᱮ ᱠᱷᱟᱱ ᱥᱮᱨᱢᱟ ᱨᱮᱭᱟᱜ ᱯᱳᱭᱞᱳ ᱫᱤᱱ ᱠᱟᱱᱟ ᱛᱮᱦᱮᱧ ᱫᱚ ᱚᱱᱠᱟ ᱞᱮᱠᱟᱛᱮ ᱤᱧ ᱢᱮᱛᱟ ᱯᱮᱭᱟ ᱥᱟᱹᱜᱩᱱ ᱱᱟᱣᱟ ᱥᱮᱨᱢᱟ ᱟᱫᱚ ᱛᱮᱦᱮᱧ ᱞᱮᱠᱟᱱᱟᱜ ᱫᱤᱱ ᱨᱮᱜᱮ ᱦᱟᱸᱜ ᱠᱷᱟᱱ ᱟᱞᱮ ᱫᱚ ᱚᱲᱟᱜ ᱨᱮ ᱯᱷᱮᱢᱮᱞᱤ ᱞᱮ ᱵᱚᱸᱜᱟᱜ ᱠᱟᱱᱟ ᱱᱟᱜ ᱟᱫᱚ ᱤᱱᱟᱹᱛᱮ ᱦᱟᱸᱜ ᱚᱲᱟᱜ ᱠᱚᱨᱮ ᱜᱮ ᱢᱮᱱᱟᱧᱟ ᱛᱮᱦᱮᱧ ᱠᱚ ᱟᱨ ᱪᱮᱫ ᱠᱚᱞᱮ ᱪᱤᱠᱟᱹᱭᱮᱫᱼᱟ ᱟᱨ ᱪᱮᱫ ᱞᱮᱠᱟ ᱦᱟᱸᱜ ᱞᱮ ᱵᱚᱸᱜᱟᱜ ᱠᱟᱱᱟ ᱥᱟᱱᱟᱢᱟᱜ ᱤᱧ ᱫᱮᱠᱷᱟᱣ ᱟᱯᱮ ᱛᱟᱵᱚᱱᱟ ᱱᱚᱣᱟ ᱵᱷᱤᱰᱤᱭᱳ ᱨᱮ ᱟᱨ ᱱᱤᱛᱚᱜ ᱫᱚ ᱥᱮᱛᱟᱜ ᱱᱚ ᱜᱮ ᱵᱟᱡᱟᱜ ᱠᱟᱱᱟ ᱟᱫᱚ ᱤᱱᱟᱹᱛᱮ ᱟᱭᱳ ᱛᱟᱠᱚ ᱠᱟᱹᱠᱤ ᱛᱟᱠᱚ ᱜᱚᱴᱟ ᱨᱟᱪᱟ ᱜᱮᱡ ᱜᱩᱨᱤᱡ ᱮᱫᱟ ᱠᱚ ᱜᱚᱴᱟ ᱠᱚ ᱡᱚᱜ ᱯᱷᱟᱨᱪᱟ ᱵᱟᱲᱟᱭᱮᱫᱼᱟ ᱠᱚ ᱟᱨ ᱜᱩᱨᱤᱡ ᱵᱟᱲᱟᱭᱮᱫᱼᱟ ᱠᱚ ᱟᱨ ᱚᱲᱟᱜ ᱵᱷᱤᱛᱨᱤ ᱠᱚᱨᱮ ᱜᱚᱴᱟ ᱜᱩᱨᱤᱡ ᱯᱷᱟᱨᱪᱟ ᱦᱩᱭ ᱟᱠᱟᱱᱟ ᱟᱨ ᱵᱟᱹᱦᱩ ᱦᱟᱹᱱᱤ ᱧᱮᱞ ᱯᱮ ᱮᱠᱷᱚᱱᱳᱭ ᱢᱟᱱᱮ ᱞᱟᱛᱟᱜ ᱠᱟᱱ ᱜᱮᱭᱟ ᱚᱲᱟᱜ ᱠᱚ ᱟᱫᱚ ᱛᱮᱦᱮᱧ ᱫᱚ ᱦᱟᱸᱜ ᱠᱷᱟᱱ ᱯᱩᱡᱟᱹᱜ ᱠᱟᱱᱟᱞᱮ ᱚᱲᱟᱜ ᱨᱮ ᱟᱨᱠᱤ ᱜᱚᱴᱟ ᱯᱷᱮᱢᱮᱞᱤ ᱱᱤᱛᱚᱜ ᱫᱚ ᱛᱟᱵᱚᱧ ᱫᱮᱠᱷᱟ ᱯᱮ ᱠᱟᱱᱟ ᱪᱚᱞᱚ ᱦᱟᱸᱜ ᱠᱷᱟᱱ ᱫᱟᱠᱟ ᱠᱚ ᱚᱠᱟ ᱞᱮᱠᱟ ᱤᱥᱤᱱᱚᱜ ᱠᱟᱱᱟ ᱵᱚᱸᱜᱟ ᱦᱩᱭ ᱠᱟᱜᱼᱟ ᱞᱮ ᱟᱨ ᱵᱚᱸᱜᱟ ᱦᱩᱭ ᱠᱟᱛᱮ ᱱᱤᱛᱚᱜ ᱫᱚ ᱫᱟᱠᱟ ᱠᱚᱞᱮ ᱪᱚᱸᱫᱟ ᱟᱠᱟᱫᱼᱟ ᱱᱟᱜ ᱟᱨ ᱡᱚᱛᱚ ᱦᱚᱲ ᱩᱯᱟᱹᱥ ᱛᱮᱜᱮ ᱢᱮᱱᱟᱜ ᱞᱮᱭᱟ ᱮᱠᱷᱚᱱ ᱫᱟᱠᱟ ᱢᱟᱠᱟ ᱪᱮᱫ ᱦᱚᱸ ᱟᱹᱣᱨᱤ ᱞᱮ ᱡᱚᱢᱟ ᱵᱚᱸᱜᱟ ᱵᱩᱨᱩ ᱠᱟᱛᱮ ᱱᱟᱦᱟᱜ ᱞᱮ ᱡᱚᱢ ᱪᱟᱵᱟ ᱟᱠᱟᱫᱼᱟ ᱵᱚᱸᱜᱟ ᱵᱩᱨᱩ ᱠᱟᱹᱢᱤ ᱠᱚ ᱟᱨ ᱪᱮᱫ ᱞᱮᱠᱟ ᱫᱟᱠᱟ ᱠᱚ ᱪᱚᱸᱫᱟ ᱟᱠᱟᱫᱼᱟ ᱛᱟᱦᱟᱱᱟ ᱠᱚᱨᱮ ᱚᱱᱟ ᱠᱚᱨᱮ ᱧᱮᱞ ᱠᱚ ᱛᱟᱞᱮ ᱯᱮ ᱫᱟᱠᱟ ᱠᱚ ᱪᱚᱸᱫᱟ ᱟᱠᱟᱫᱼᱟ ᱪᱚᱞᱚ ᱦᱟᱸᱜ ᱤᱧ ᱫᱮᱠᱷᱟ ᱯᱮ ᱠᱟᱱᱟ ᱥᱩᱨ ᱠᱷᱚᱱᱟᱜ ᱪᱮᱫ ᱞᱮᱠᱟ ᱠᱚ ᱠᱟᱹᱢᱤ ᱠᱟᱱᱟ ᱱᱚᱰᱮ ᱵᱟᱹᱦᱩ ᱧᱮᱞ ᱯᱮ ᱪᱮᱫ ᱪᱚᱸᱫᱟ ᱠᱟᱭᱮᱱᱟ ᱪᱮᱫ ᱮᱢ ᱪᱚᱸᱫᱟ ᱠᱟᱭᱮᱱᱟ ᱱᱚᱣᱟ ᱫᱚ ᱧᱮᱞ ᱯᱮ ᱥᱚᱵᱽᱡᱤ ᱛᱤᱱᱟᱹᱜ ᱜᱟᱱᱮ ᱪᱚᱸᱫᱟ ᱠᱟᱭᱮᱱᱟ ᱥᱚᱵᱽᱡᱤ ᱢᱤᱫ ᱰᱷᱤᱥ ᱥᱚᱵᱽᱡᱤ ᱩᱛᱩᱭ ᱵᱮᱱᱟᱣᱮᱫᱼᱟ ᱟᱨ ᱱᱚᱰᱮ ᱟᱹᱰᱤ ᱡᱳᱨᱮ ᱪᱷᱩᱴᱟᱹᱣ ᱟᱠᱟᱱᱟ ᱠᱩᱨᱩᱢᱩᱴᱩ ᱟᱨ ᱱᱚᱜᱼᱚᱭ ᱛᱟᱭ ᱥᱚᱵᱽᱡᱤ ᱴᱩᱠᱩᱡ ᱟᱨ ᱱᱚᱰᱮ ᱢᱮᱱᱟᱜᱼᱟ ᱯᱮᱸᱭᱟᱡᱽ ᱱᱚᱣᱟ ᱦᱚᱸ ᱩᱛᱩ ᱦᱩᱭᱩᱜᱼᱟ ᱡᱤᱞ ᱞᱮ ᱩᱛᱩᱭᱮᱫᱼᱟ ᱟᱨ ᱚᱱᱟ ᱵᱟᱹᱴᱤ ᱨᱮ ᱡᱤᱞ ᱢᱮᱱᱟᱜᱼᱟ ᱟᱨ ᱦᱩᱭ ᱛᱚᱨᱟ ᱡᱟᱞᱯᱮ ᱢᱩᱸᱰᱟᱹ ᱱᱤᱞᱮ ᱤᱧ ᱫᱚ ᱵᱟᱝ ᱪᱩᱭᱫᱟ ᱧᱮᱞᱯᱟ ᱟᱨ ᱦᱚᱸᱜᱼᱚ ᱱᱚᱛᱮ ᱧᱮᱞᱯᱮ ᱫᱟᱠᱟ ᱠᱚᱞᱮ ᱪᱚᱸᱫᱟ ᱟᱠᱟᱜᱼᱟ ᱱᱟᱜ ᱩᱛᱩ ᱢᱚᱥᱞᱟ ᱠᱚ ᱢᱮᱱᱟᱜᱼᱟ ᱪᱟᱣᱞᱮ ᱠᱚ ᱥᱚᱝᱚᱜ ᱠᱟᱱᱟ ᱫᱟᱠᱟ ᱞᱮ ᱤᱥᱤᱱ ᱞᱟᱹᱜᱤᱫᱚᱜ ᱟᱫᱚ ᱱᱚᱝᱠᱟ ᱜᱮ ᱠᱟᱹᱢᱤ ᱠᱚ ᱪᱟᱞᱟᱜ ᱠᱟᱱᱟ ᱟᱹᱰᱤ ᱡᱳᱨ ᱟᱨ ᱵᱚᱸᱜᱟ ᱵᱩᱨᱩ ᱠᱟᱹᱢᱤ ᱠᱚᱫᱚᱞᱮ ᱪᱟᱵᱟ ᱟᱹᱜᱩ ᱠᱟᱜᱼᱟ ᱦᱮᱸ ᱥᱮ ᱟᱫᱚ ᱫᱟᱠᱟ ᱡᱚᱢ ᱠᱟᱹᱢᱤ ᱠᱚᱜᱮ ᱵᱟᱹᱠᱤ ᱢᱮᱱᱟᱜᱼᱟ ᱩᱱᱠᱩ ᱱᱚᱣᱟ ᱠᱚᱨᱮ ᱠᱚ ᱫᱟᱠᱟ ᱠᱚ ᱪᱚᱸᱫᱟ ᱠᱟᱜᱼᱟ ᱟᱨᱚ ᱦᱟᱱᱟ ᱦᱟᱱᱛᱮ ᱪᱮᱫ ᱠᱚᱠᱚ ᱪᱤᱠᱟᱹᱭᱮᱫᱼᱟ ᱪᱚᱞᱚᱧ ᱫᱮᱠᱷᱟᱣ ᱟᱯᱮ ᱠᱟᱱᱟ ᱚᱱᱛᱮ ᱦᱟᱸᱜ ᱪᱮᱫ ᱠᱟᱹᱢᱤ ᱠᱚᱠᱚ ᱠᱟᱹᱢᱤᱭᱮᱫᱼᱟ ᱱᱤᱛᱚᱜ ᱫᱚ ᱛᱟᱵᱚ ᱯᱷᱮᱢᱮᱞᱤ ᱨᱤᱱᱤᱡ ᱟᱨ ᱢᱤᱫ ᱦᱚᱲ ᱥᱟᱞᱟᱜ ᱤᱧ ᱩᱯᱨᱩᱢᱮᱫ ᱯᱮ ᱛᱟᱵᱚᱱᱟ ᱛᱚ ᱱᱩᱭ ᱠᱟᱱᱟ ᱱᱩᱭ ᱫᱚ ᱠᱟᱠᱟ ᱠᱟᱱ ᱛᱟᱵᱚᱱᱟ ᱦᱮᱸ ᱥᱮ ᱛᱚ ᱠᱟᱠᱟ ᱦᱟᱭ ᱞᱟᱹᱭᱟ ᱠᱚ ᱛᱟᱵᱚᱱ ᱦᱟᱭ ᱦᱚᱸ ᱛᱚ ᱞᱟᱦᱟ ᱛᱮᱱᱟᱜ ᱵᱷᱤᱰᱤᱭᱳ ᱠᱚᱨᱮ ᱯᱮ ᱧᱮᱞ ᱵᱟᱲᱟ ᱟᱠᱟᱫᱮ ᱜᱮᱭᱟ ᱠᱟᱠᱟ ᱫᱚ ᱟᱨ ᱛᱮᱦᱮᱧ ᱫᱚ ᱯᱷᱮᱢᱮᱞᱤ ᱨᱮᱞᱮ ᱯᱩᱡᱟᱹᱜ ᱠᱟᱱᱟ ᱦᱮᱸ ᱥᱮ ᱟᱫᱚ ᱤᱱᱟᱹ ᱛᱮ ᱡᱚᱛᱚ ᱦᱚᱲ ᱚᱲᱟᱜ ᱠᱚᱨᱮ ᱜᱮ ᱢᱮᱱᱟᱜ ᱞᱮᱭᱟ ᱟᱨ ᱛᱮᱦᱮᱧ ᱫᱚ ᱪᱮᱫ ᱠᱚ ᱞᱟᱹᱭᱟ ᱥᱮᱨᱢᱟ ᱨᱮᱭᱟᱜ ᱯᱩᱭᱞᱩ ᱫᱤᱱ ᱠᱟᱱ ᱛᱟᱵᱚᱱᱟ ᱯᱩᱭᱞᱩ ᱟᱠᱷᱟᱱ ᱠᱚ ᱢᱮᱛᱟᱜᱼᱟ ᱟᱫᱚ ᱱᱚᱝᱠᱟ ᱚᱲᱟᱜ ᱠᱚᱨᱮ ᱜᱮᱞᱮ ᱵᱚᱸᱜᱟ ᱵᱩᱨᱩ ᱵᱟᱲᱟᱜ ᱠᱟᱱᱟ ᱟᱨ ᱚᱲᱟᱜ ᱠᱚᱨᱮ ᱜᱮ ᱢᱮᱱᱟᱜ ᱞᱮᱭᱟ ᱱᱚᱜᱼᱚᱭ ᱯᱮ ᱧᱮᱞᱮᱜᱼᱟ ᱦᱩᱱᱰᱟ ᱮᱥᱯᱤ ᱟᱨ ᱱᱚᱝᱠᱟᱱᱟᱜ ᱟᱞᱮᱭᱟᱜ ᱯᱷᱮᱢᱮᱞᱤ ᱨᱮᱫᱚ ᱦᱟᱸᱜ ᱠᱷᱟᱱ ᱮᱥᱯᱤ ᱯᱮᱭᱟ ᱢᱮᱱᱟᱜᱼᱟ ᱟᱞᱮᱭᱟᱜ ᱯᱷᱮᱢᱮᱞᱤ ᱨᱮ ᱵᱟᱨᱭᱟ ᱞᱟᱞ ᱵᱟᱞᱟ ᱟᱨ ᱢᱤᱫᱴᱟᱝ ᱫᱚ ᱥᱩᱵᱩᱡᱽ ᱵᱟᱞᱟ ᱦᱮᱸ ᱛᱚ ᱥᱮᱢ ᱢᱟᱱᱮ ᱫᱩ ᱦᱟᱡᱟᱨ ᱵᱟᱭᱤᱥ ᱥᱟᱞ ᱨᱮᱜᱮ ᱦᱮᱡ ᱟᱠᱟᱱ ᱛᱟᱞᱮᱭᱟ ᱞᱚᱱᱪ ᱟᱠᱟᱱᱟ ᱦᱮᱸ ᱢᱤᱫ ᱢᱟᱱᱮ ᱢᱤᱫ ᱵᱚᱪᱷᱚᱨ ᱵᱷᱤᱛᱨᱤ ᱨᱮᱜᱮ ᱯᱮᱭᱟ ᱱᱚᱝᱠᱟ ᱦᱳᱱᱰᱟ ᱮᱥᱯᱤ ᱞᱚᱱᱪ ᱟᱠᱟᱫ ᱟᱞᱮ ᱦᱮᱸ ᱥᱮ ᱱᱚᱣᱟ ᱨᱮᱱᱟᱜ ᱞᱩᱠ ᱤᱧ ᱫᱮᱠᱷᱟᱣ ᱟᱯᱮ ᱠᱟᱱᱟ ᱱᱚᱜᱼᱚ ᱱᱚᱝᱠᱟ ᱢᱮᱱᱟᱜ ᱟᱠᱟᱫᱼᱟ ᱥᱮᱢ ᱰᱤᱡᱟᱭᱤᱱ ᱥᱩᱫᱷᱩ ᱠᱟᱞᱟᱨ ᱟᱞᱟᱫᱟ ᱜᱮᱭᱟ ᱜᱨᱤᱱ ᱠᱟᱞᱟᱨ ᱢᱤᱫᱴᱮᱱ ᱢᱮᱱᱟᱜ ᱟᱠᱟᱫᱼᱟ ᱢᱤᱫ ᱦᱚᱲ ᱢᱩᱨᱩᱵᱵᱤ ᱥᱟᱞᱟᱜ ᱤᱧ ᱧᱟᱯᱟᱢ ᱦᱚᱪᱚᱭᱮᱫ ᱯᱮᱭᱟ ᱮ ᱢᱩᱨᱩᱵᱵᱤ ᱦᱚᱲ ᱱᱚᱛᱮ ᱠᱚ ᱢᱮ ᱟᱨ ᱱᱚᱛᱮ ᱠᱚ ᱢᱮ ᱛᱚ ᱦᱩᱭ ᱪᱚᱨᱟ ᱧᱮᱞᱮᱯᱮ ᱛᱟᱦᱚᱞᱮ ᱢᱤᱫᱴᱮᱱ ᱢᱩᱨᱩᱵᱵᱤ ᱦᱚᱲ ᱱᱩᱭ ᱫᱚ ᱫᱟᱫᱩ ᱠᱟᱱᱟᱭ ᱩᱱᱠᱩ ᱢᱮᱛᱟ ᱠᱚᱢ ᱡᱚᱦᱟᱨ ᱜᱮ ᱡᱚᱦᱟᱨ ᱜᱮ ᱦᱳᱭ ᱱᱟᱯᱟᱭ ᱜᱮ ᱦᱤᱱᱟᱹᱧᱟ ᱦᱳᱭ ᱱᱟᱯᱟᱭ ᱜᱮ ᱢᱮᱱᱟᱭᱟ ᱩᱱᱤ ᱛᱚᱨᱟ ᱫᱟᱫᱩ ᱠᱟᱱ ᱛᱟᱵᱚᱱᱟ ᱩᱱᱤ ᱫᱚ ᱦᱮᱸ ᱥᱮ ᱧᱮᱞ ᱴᱷᱤᱠ ᱠᱚ ᱛᱟᱦᱮᱸ ᱠᱟᱜ ᱛᱟᱵᱚᱱ ᱯᱮ ᱛᱚ ᱱᱩᱠᱤᱱ ᱵᱟᱨᱭᱟ ᱦᱟᱲᱟᱢ ᱵᱩᱲᱦᱤ ᱠᱤᱱ ᱦᱤᱡᱩᱜ ᱠᱟᱱᱟ ᱧᱮᱞ ᱠᱤᱱ ᱛᱟᱵᱚᱱ ᱯᱮ ᱚᱠᱟᱨᱮ ᱫᱟᱜ ᱠᱚᱢ ᱫᱩᱞᱟᱜ ᱠᱟᱱ ᱛᱟᱦᱮᱱᱟ ᱥᱮ ᱪᱮᱫ ᱛᱚᱨᱟ ᱢᱤᱫᱴᱮᱱ ᱯᱷᱮᱢᱮᱞᱤ ᱨᱤᱱᱤᱡ ᱢᱮᱢᱵᱟᱨ ᱠᱟᱱ ᱛᱟᱞᱮᱭᱟ ᱱᱩᱭ ᱧᱮᱞ ᱯᱮ ᱢᱳᱵᱟᱭᱤᱞ ᱟᱨ ᱟᱡ ᱪᱷᱟᱲᱟ ᱪᱮᱫ ᱫᱚ ᱵᱟᱭ ᱵᱩᱡᱷᱟᱹᱣ ᱢᱳᱵᱟᱭᱤᱞ ᱪᱮᱫ ᱧᱮᱞ ᱫᱟ ᱦᱟᱡᱟᱨ ᱮᱠᱩᱥ ᱵᱟᱭᱤᱥ ᱥᱟᱞ ᱨᱮ ᱟᱵᱚᱣᱟᱜ ᱯᱷᱮᱢᱮᱞᱤ ᱛᱮ ᱦᱮᱡ ᱟᱠᱟᱱᱟ ᱦᱳᱭ ᱥᱮ ᱫᱟᱠᱟ ᱠᱚ ᱛᱟᱦᱞᱮ ᱦᱩᱭ ᱜᱚᱫ ᱟᱠᱟᱱᱟ ᱤᱥᱤᱱ ᱦᱩᱭ ᱟᱠᱟᱱᱟ ᱫᱟᱠᱟ ᱠᱚ ᱟᱫᱚ ᱱᱟᱜ ᱫᱟᱠᱟ ᱠᱚᱞᱮ ᱡᱚᱢᱟ ᱡᱷᱚᱛᱚ ᱯᱷᱮᱢᱮᱞᱤ ᱫᱩᱲᱩᱵ ᱠᱟᱛᱮ ᱦᱳᱭ ᱥᱮ ᱟᱫᱚ ᱵᱷᱤᱰᱤᱭᱳ ᱛᱟᱵᱚᱱ ᱞᱟᱛᱟᱨ ᱜᱮ ᱧᱮᱞ ᱯᱮ ᱱᱟᱜ ᱦᱳᱭ ᱥᱮ ᱱᱚᱜᱼᱚ ᱱᱚᱝᱠᱟ ᱜᱤᱧ ᱫᱮᱠᱷᱟᱣ ᱟᱯᱮ ᱠᱟᱱ ᱛᱟᱵᱚᱱᱟ ᱫᱟᱠᱟ ᱠᱚ ᱤᱥᱤᱱ ᱪᱟᱵᱟ ᱦᱮᱡ ᱟᱠᱟᱱᱟ ᱛᱚᱭᱟᱨ ᱜᱟᱛᱮ ᱠᱚ ᱧᱮᱞ ᱯᱮ ᱱᱚᱜᱼᱚ ᱱᱚᱣᱟ ᱠᱚᱨᱮ ᱡᱤᱞ ᱩᱛᱩ ᱠᱚ ᱦᱩᱭ ᱟᱠᱟᱱᱟ ᱱᱚᱣᱟ ᱫᱚ ᱥᱚᱵᱽᱡᱤ ᱩᱛᱩ ᱟᱨ ᱱᱚᱣᱟ ᱫᱚ ᱫᱟᱠᱟ ᱟᱨ ᱱᱚᱜᱼᱚᱭ ᱱᱚᱰᱮ ᱧᱮᱞ ᱯᱮ ᱡᱤᱞ ᱩᱛᱩ ᱦᱩᱭ ᱟᱠᱟᱱᱟ ᱟᱨ ᱱᱚᱜᱼᱚᱱᱛᱮ ᱰᱟᱹᱞ ᱩᱛᱩ ᱠᱚ ᱢᱮᱱᱟᱜ ᱟᱠᱟᱫᱼᱟ ᱟᱫᱚ ᱤᱥᱤᱱ ᱦᱩᱭ ᱟᱠᱟᱱᱟ ᱟᱫᱚ ᱯᱷᱮᱢᱮᱞᱤ ᱞᱮ ᱫᱩᱲᱩᱵ ᱞᱟᱹᱜᱤᱫ ᱫᱟᱠᱟ ᱡᱚᱢ ᱟᱨᱠᱤ ᱟᱨ ᱫᱟᱠᱟ ᱞᱮ ᱡᱚᱢᱟ ᱱᱤᱛᱚᱜ ᱫᱚ ᱥᱮᱛᱟᱜ ᱠᱷᱚᱱᱟᱜ ᱩᱯᱟᱹᱥ ᱛᱮ ᱢᱮᱱᱟᱜ ᱟᱠᱟᱫ ᱞᱮᱭᱟ ᱦᱮᱸ ᱥᱮ ᱚᱱᱟ ᱵᱚᱱ ᱠᱩᱞᱤᱭᱮᱭᱟ ᱡᱮ ᱥᱮᱛᱟᱜ ᱠᱷᱚᱱᱟᱜ ᱡᱚᱛᱚ ᱦᱚᱲ ᱟᱞᱮ ᱩᱯᱟᱹᱥ ᱛᱮᱜᱮ ᱢᱮᱱᱟᱜ ᱞᱮᱭᱟ ᱟᱫᱚ ᱟᱡ ᱦᱟᱸᱜ ᱫᱟᱠᱟ ᱨᱮᱸᱜᱮᱡ ᱮ ᱠᱟᱱᱟ ᱥᱮ ᱪᱮᱫ ᱵᱚᱱ ᱠᱩᱞᱤᱭᱮᱭᱟ ᱟᱢ ᱫᱟᱠᱟ ᱨᱮᱸᱜᱮᱡ ᱮᱫ ᱢᱮᱭᱟ ᱟᱢ ᱫᱟᱠᱟ ᱨᱮᱸᱜᱮᱡ ᱮᱫ ᱢᱮᱭᱟ ᱥᱮ ᱵᱟᱝ ᱞᱟᱹᱭ ᱢᱮ ᱫᱟᱠᱟ ᱫᱚ ᱨᱮᱸᱜᱮᱡ ᱠᱟᱱᱟ ᱨᱮᱸᱜᱮᱡ ᱮᱫ ᱢᱮᱭᱟ ᱦᱚᱸ ᱛᱚ ᱱᱩᱭ ᱫᱚ ᱫᱟᱠᱟ ᱨᱮᱸᱜᱮᱡ ᱟᱠᱟᱱᱟ ᱞᱟᱹᱭ ᱮᱫᱟᱭ ᱛᱚ ᱤᱧ ᱦᱚᱸ ᱨᱮᱸᱜᱮᱡ ᱟᱠᱟᱫ ᱞᱮᱭᱟ ᱡᱚᱛᱚ ᱦᱚᱲ ᱜᱮ ᱩᱯᱟᱹᱥ ᱛᱮᱜᱮ ᱢᱮᱱᱟᱜ ᱞᱮᱭᱟ ᱥᱮ ᱟᱫᱚ ᱵᱚᱸᱜᱟ ᱵᱩᱨᱩ ᱠᱚ ᱵᱮᱯᱟᱨ ᱠᱟᱱᱟ ᱟᱫᱚ ᱡᱚᱛᱚ ᱦᱚᱲ ᱛᱮ ᱠᱷᱟᱹᱡᱟᱹᱲᱤ ᱞᱮ ᱡᱚᱢ ᱟᱠᱟᱫᱟ ᱦᱳᱭ ᱟᱨᱠᱤ ᱠᱷᱟᱹᱡᱟᱹᱲᱤ ᱡᱚᱢ ᱠᱟᱛᱮ ᱟᱨᱠᱤ ᱚᱱᱟ ᱫᱚ ᱩᱯᱟᱹᱥ ᱜᱮᱠᱚ ᱞᱟᱹᱭᱟ ᱟᱫᱚ ᱡᱟᱦᱟᱸᱭ ᱦᱳᱠ ᱴᱟᱠ ᱢᱟᱱᱮ ᱵᱚᱸᱜᱟ ᱵᱩᱨᱩ ᱦᱩᱭ ᱛᱟᱭᱚᱢ ᱠᱷᱟᱹᱡᱟᱹᱲᱤ ᱠᱚᱞᱮ ᱡᱚᱢ ᱟᱠᱟᱫᱼᱟ ᱦᱮᱸ ᱥᱮ ᱟᱨ ᱫᱟᱠᱟ ᱠᱚᱫᱚ ᱟᱹᱣᱨᱤ ᱞᱮ ᱡᱚᱢᱟ ᱫᱟᱠᱟ ᱡᱚᱢ ᱞᱮ ᱫᱩᱲᱩᱵ ᱞᱟᱹᱜᱤᱫᱼᱟ

ᱟᱨ ᱱᱚᱜᱼᱚ ᱱᱚᱰᱮ ᱫᱟᱠᱟ ᱠᱚ ᱡᱚᱢ ᱞᱟᱹᱜᱤᱫᱼᱟ ᱱᱩᱠᱩ ᱠᱚ ᱞᱟᱦᱟ ᱠᱷᱚᱱ ᱠᱚ ᱫᱩᱲᱩᱵ ᱟᱠᱟᱱᱟ ᱫᱟᱜ ᱰᱨᱟᱢ ᱠᱚᱞᱮ ᱟᱹᱜᱩ ᱫᱚᱦᱚ ᱟᱠᱟᱫᱼᱟ ᱟᱢ ᱫᱚ ᱫᱟᱠᱟ ᱡᱚᱢ ᱵᱟᱢ ᱫᱩᱲᱩᱵ ᱠᱟᱱ ᱫᱚ ᱯᱚᱨᱮᱛᱮ ᱯᱩᱨᱟᱹ ᱯᱷᱮᱢᱮᱞᱤ ᱫᱩᱲᱩᱵ ᱟᱠᱟᱱᱟ ᱠᱚ ᱡᱚᱢ ᱦᱮᱸ ᱥᱮ ᱟᱫᱚ ᱩᱱᱟᱹᱜ ᱡᱚᱛᱚᱢ ᱤᱧ ᱫᱮᱠᱷᱟᱣ ᱟᱯᱮ ᱠᱟᱱ ᱛᱟᱵᱚᱱᱟ ᱟᱨ ᱫᱤᱞ ᱦᱚᱲ ᱯᱮ ᱧᱮᱞ ᱠᱮᱫ ᱠᱚ ᱛᱟᱵᱚᱱᱟ ᱡᱮ ᱪᱮᱫ ᱞᱮᱠᱟ ᱡᱚᱢ ᱠᱚ ᱫᱩᱲᱩᱵ ᱟᱠᱟᱱᱟ ᱥᱮ ᱞᱟᱞᱩ ᱦᱚᱸ ᱱᱚᱰᱮ ᱦᱮᱡ ᱟᱠᱟᱱ ᱛᱟᱵᱚᱱᱟ ᱞᱟᱞᱩ ᱦᱚᱸ ᱫᱟᱠᱟ ᱨᱮᱸᱜᱮᱡ ᱟᱠᱟᱫᱮᱭᱟ ᱩᱱᱤ ᱦᱚᱸ ᱥᱮᱛᱟᱜ ᱠᱷᱚᱱ ᱯᱟᱞᱮ ᱱᱤᱛᱚᱜ ᱫᱚ ᱵᱟᱭ ᱡᱚᱢ ᱟᱠᱟᱫᱟ ᱟᱨ ᱫᱟᱫᱟ ᱱᱟᱜ ᱫᱟᱠᱟᱭ ᱞᱩᱣᱟᱭ ᱠᱟᱱᱟ ᱱᱚᱰᱮ ᱱᱩᱭ ᱦᱚᱸ ᱢᱤᱫᱴᱮᱱ ᱯᱷᱮᱢᱤᱞᱤ ᱨᱤᱱᱤᱡ ᱢᱮᱢᱵᱟᱨ ᱠᱟᱱ ᱜᱮᱭᱟ ᱟᱫᱚ ᱮᱢ ᱦᱩᱭᱮᱱᱟ ᱫᱟᱠᱟ ᱚᱱᱟᱛᱮ ᱡᱚᱢᱮᱜᱼᱟ ᱛᱚ ᱜᱟᱛᱮ ᱠᱚ ᱱᱤᱛᱚᱜ ᱫᱚ ᱫᱟᱠᱟ ᱡᱚᱢ ᱠᱚ ᱫᱩᱲᱩᱵ ᱟᱠᱟᱱ ᱛᱟᱞᱮᱭᱟ ᱟᱹᱰᱤ ᱠᱷᱚᱱ ᱜᱮ ᱫᱟᱠᱟ ᱨᱮᱸᱜᱮᱡ ᱟᱠᱟᱫ ᱠᱚᱣᱟ ᱡᱚᱛᱚ ᱦᱚᱲ ᱜᱮ ᱟᱫᱚ ᱱᱤᱛᱚᱜ ᱫᱚ ᱫᱟᱠᱟ ᱡᱚᱢ ᱠᱚ ᱫᱩᱲᱩᱵ ᱟᱠᱟᱱ ᱛᱟᱞᱮᱭᱟ ᱦᱮᱸ ᱥᱮ ᱵᱚᱸᱜᱟ ᱵᱩᱨᱩ ᱦᱩᱭ ᱪᱟᱵᱟ ᱯᱚᱨᱮ ᱛᱟᱭᱚᱢ ᱚᱱᱟ ᱫᱟᱠᱟ ᱡᱚᱢ ᱠᱚ ᱫᱩᱲᱩᱵ ᱟᱠᱟᱱ ᱛᱟᱞᱮᱭᱟ ᱱᱤᱛᱚᱜ ᱫᱚ ᱟᱨ ᱤᱧᱟᱹᱜ ᱛᱟᱭᱚᱢ ᱨᱮᱠᱚ ᱧᱮᱞᱮᱫ ᱠᱚᱣᱟ ᱯᱮ ᱱᱩᱠᱩ ᱟᱫᱚ ᱛᱟᱵᱚ ᱤᱧ ᱫᱚ ᱮᱠᱷᱚᱱ ᱫᱟᱠᱟ ᱟᱹᱣᱨᱤᱧ ᱡᱚᱢᱟ ᱟᱨ ᱵᱟᱹᱦᱩ ᱫᱚ ᱦᱟᱹᱱᱤ ᱦᱟᱸᱰᱮ ᱵᱟᱹᱦᱩ ᱫᱩᱲᱩᱵ ᱟᱠᱟᱱᱟ ᱫᱟᱠᱟ ᱡᱚᱢ ᱱᱚᱰᱮ ᱞᱩᱞᱩ ᱫᱟᱠᱟ ᱡᱚᱢ ᱧᱮᱞ ᱯᱷᱮᱢᱮᱞᱤ ᱡᱚᱛᱚᱢ ᱛᱮᱦᱮᱧ ᱫᱚ ᱢᱤᱫ ᱴᱷᱮᱱ ᱞᱮ ᱡᱚᱢ ᱧᱩᱭᱮᱫᱼᱟ ᱟᱫᱚ ᱛᱮᱦᱮᱧ ᱫᱚ ᱯᱷᱮᱢᱮᱞᱤ ᱞᱮ ᱦᱤᱥᱟᱹᱵ ᱧᱟᱢᱮᱱᱟ ᱡᱮ ᱛᱮᱛᱨᱤᱥ ᱡᱚᱱ ᱟᱞᱮ ᱯᱷᱮᱢᱮᱞᱤ ᱦᱮᱸ ᱥᱮ ᱟᱞᱮ ᱱᱚᱣᱟ ᱢᱟᱱᱰᱤ ᱵᱟᱠᱩᱞ ᱨᱮ ᱛᱮᱛᱨᱤᱥ ᱡᱚᱱ ᱯᱷᱮᱢᱮᱞᱤ ᱢᱮᱱᱟᱜ ᱟᱠᱟᱫ ᱞᱮᱭᱟ ᱟᱫᱚ ᱛᱮᱦᱮᱧ ᱫᱚ ᱟᱹᱰᱤ ᱨᱟᱹᱥᱠᱟᱹ ᱵᱩᱡᱷᱟᱹᱣᱮᱱᱟ ᱢᱤᱫ ᱛᱮᱞᱮ ᱵᱚᱸᱜᱟᱭᱮᱱᱟ ᱢᱤᱫ ᱛᱮᱞᱮ ᱡᱚᱢ ᱧᱩ ᱠᱮᱫᱼᱟ ᱧᱮᱞ ᱯᱮ ᱞᱮᱞᱯᱟ ᱱᱩᱭ ᱦᱚᱸ ᱫᱩᱲᱩᱵ ᱠᱟᱱᱟ ᱫᱟᱠᱟ ᱡᱚᱢ ᱠᱩᱧ ᱛᱚᱨᱟ ᱱᱚᱜᱼᱚ ᱱᱚᱛᱮ ᱨᱮ ᱤᱧ ᱵᱟᱵᱟ ᱫᱚ ᱫᱩᱲᱩᱵ ᱠᱟᱱᱟ ᱟᱨ ᱱᱩᱭ ᱛᱚᱨᱟ ᱫᱟᱫᱩ ᱩᱱᱤ ᱛᱚᱨᱟ ᱢᱤᱫᱴᱮᱱ ᱧᱮᱞ ᱛᱟᱞᱮ ᱯᱮ ᱢᱮᱢᱵᱟᱨ

ᱱᱩᱭ ᱛᱚᱨᱟ ᱱᱚᱰᱮ ᱥᱟᱱᱴᱩ ᱢᱮᱱᱟᱭᱟ ᱟᱨ ᱢᱟᱛᱟᱞ ᱠᱟᱲᱟ ᱱᱩᱭ ᱛᱚᱨᱟ ᱟᱨ ᱱᱩᱭ ᱫᱚ ᱦᱩᱭᱩᱜ ᱠᱟᱱᱟ ᱢᱚᱦᱮᱥ ᱯᱳᱭᱞᱳ ᱫᱷᱟᱣ ᱯᱮ ᱧᱮᱞᱮ ᱠᱟᱱ ᱛᱟᱵᱚᱱᱟ ᱟᱨ ᱱᱩᱭ ᱫᱚ ᱢᱚᱱᱫᱤᱨᱟ ᱛᱚ ᱜᱟᱛᱮ ᱠᱚ ᱱᱤᱛᱚᱜ ᱫᱚ ᱫᱟᱠᱟ ᱡᱚᱢ ᱠᱚ ᱫᱩᱲᱩᱵ ᱟᱠᱟᱱ ᱛᱟᱞᱮᱭᱟ ᱯᱷᱮᱢᱮᱞᱤ ᱠᱚ ᱛᱚ ᱟᱹᱰᱤ ᱟᱭᱢᱟ ᱦᱚᱲ ᱜᱮᱠᱚ ᱫᱩᱲᱩᱵ ᱟᱠᱟᱱᱟ ᱠᱟᱹᱴᱤᱡ ᱜᱤᱫᱽᱨᱟᱹ ᱠᱚ ᱟᱨ ᱥᱮᱬᱟ ᱦᱚᱲ ᱠᱚᱫᱚ ᱮᱠᱷᱚᱱ ᱟᱹᱣᱨᱤ ᱠᱚ ᱫᱩᱲᱩᱵᱼᱟ ᱛᱚ ᱱᱩᱭ ᱛᱚᱨᱟ ᱡᱟᱦᱟᱸᱭ ᱴᱷᱤᱠ ᱫᱟᱠᱟᱭ ᱮᱢᱟ ᱠᱚ ᱠᱟᱱᱟ ᱩᱱᱤ ᱫᱚ ᱠᱟᱠᱟ ᱠᱟᱱᱟᱭ ᱦᱩᱰᱤᱧ ᱠᱟᱠᱩ ᱠᱟᱱᱟᱭ ᱟᱨ ᱩᱱᱤ ᱩᱛᱩᱭ ᱮᱢᱟ ᱠᱚ ᱠᱟᱱ ᱫᱚ ᱵᱟᱹᱞᱛᱤ ᱛᱮ ᱩᱱᱤ ᱫᱚ ᱠᱟᱹᱠᱤᱢᱟ ᱦᱮᱸ ᱥᱮ ᱟᱫᱚ ᱱᱤᱛᱚᱜ ᱫᱚ ᱫᱟᱠᱟ ᱡᱚᱢ ᱠᱚ ᱫᱩᱲᱩᱵ ᱟᱠᱟᱱ ᱛᱟᱞᱮᱭᱟ ᱦᱮᱸ ᱥᱮ ᱥᱮᱛᱟᱜ ᱠᱷᱚᱱᱟᱜ ᱩᱯᱟᱹᱥ ᱛᱮ ᱢᱮᱱᱟᱜ ᱠᱚᱣᱟ ᱟᱹᱰᱤ ᱡᱳᱨ ᱨᱮᱸᱜᱮᱡ ᱟᱠᱟᱫ ᱠᱚᱣᱟ ᱢᱟᱱᱮ ᱟᱞᱮ ᱛᱤᱱᱟᱹᱜ ᱯᱷᱮᱢᱮᱞᱤ ᱢᱮᱱᱟᱜ ᱞᱮᱭᱟ ᱡᱚᱛᱚ ᱦᱚᱲ ᱱᱚᱰᱮ ᱥᱮᱴᱮᱨ ᱢᱮᱱᱟᱜ ᱠᱚᱣᱟ ᱛᱤᱦᱤᱧ ᱫᱟᱠᱟ ᱠᱚ ᱡᱚᱢ ᱵᱟᱲᱟ ᱛᱮᱜᱮ ᱟᱫᱚ ᱟᱹᱭᱩᱵ ᱮᱱᱟ ᱦᱮᱸ ᱥᱮ ᱫᱟᱠᱟ ᱠᱚ ᱡᱚᱢᱚᱜ ᱠᱟᱱ ᱜᱮᱭᱟ ᱱᱩᱠᱩ ᱛᱟᱨᱟ ᱧᱮᱞ ᱠᱟᱛᱮ ᱟᱨ ᱱᱚᱝᱠᱟ ᱵᱟᱲᱟ ᱛᱮᱜᱮ ᱤᱥᱤᱱ ᱵᱟᱥᱟᱝ ᱡᱚᱢ ᱵᱟᱲᱟ ᱛᱮᱜᱮ ᱟᱹᱭᱩᱵ ᱮᱱᱟ ᱛᱮᱦᱮᱧᱟᱜ ᱫᱚ ᱟᱫᱚ ᱛᱮᱦᱮᱧᱟᱜ ᱵᱷᱤᱰᱤᱭᱳ ᱫᱚ ᱱᱚᱰᱮ ᱜᱮ ᱢᱩᱪᱟᱹᱫ ᱠᱟᱜ ᱠᱟᱱᱟ ᱦᱮᱸ ᱥᱮ ᱟᱨ ᱪᱮᱫ ᱞᱮᱠᱟ ᱦᱩᱭᱱᱟ ᱠᱚᱢᱮᱱᱴ ᱠᱟᱛᱮ ᱞᱟᱹᱭ ᱛᱟᱵᱚᱱ ᱯᱮ